ᱡᱚᱦᱟᱨ ᱜᱮ ᱵᱚᱭᱦᱟ ᱢᱤᱥᱤ ᱠᱚ ᱟᱥᱚᱜ ᱠᱟᱹᱱᱟᱹᱧ ᱱᱟᱯᱟᱭ ᱨᱮᱜᱮ ᱢᱮᱱᱟᱜ ᱯᱮᱭᱟ ᱤᱥᱚᱨᱟ ᱫᱟᱭᱟᱛᱮ ᱱᱚᱝᱠᱟ ᱜᱮ ᱨᱟᱹᱥᱠᱟᱹ ᱨᱮ ᱛᱟᱦᱮᱱ ᱯᱮ ᱯᱨᱚᱵᱷᱩ ᱨᱮ ᱯᱨᱚᱵᱷᱩᱭ ᱵᱷᱚᱨᱟ ᱯᱮ ᱢᱟ ᱥᱟᱱᱟᱢ ᱠᱚ ᱢᱩᱪᱟᱹᱫ ᱫᱷᱟᱹᱵᱤᱡ ᱟᱸᱡᱚᱢ ᱯᱮ ᱛᱮᱦᱮᱧᱟᱜ ᱠᱟᱛᱷᱟ ᱠᱟᱛᱷᱟ ᱫᱚ ᱯᱩᱱ ᱴᱤᱲᱤᱡ ᱨᱮᱱᱟᱝ ᱢᱮᱱᱠᱷᱟᱱ ᱯᱩᱱ ᱜᱮᱞ ᱥᱮᱨᱢᱟ ᱡᱤᱵᱚᱱ ᱨᱮᱱᱟᱝ ᱞᱟᱦᱟᱱᱛᱤ ᱰᱟᱦᱟᱨ ᱞᱟᱹᱜᱤᱫ ᱢᱤᱫ ᱥᱚᱨᱚᱥ ᱢᱚᱨᱟᱞᱤᱴᱤ ᱯᱮ ᱮᱛᱚᱠᱮᱜᱼᱟ ᱠᱷᱟᱹᱴᱤ ᱜᱮ ᱢᱤᱫ ᱛᱩᱢᱟᱹᱞ ᱠᱟᱛᱷᱟ ᱨᱮᱱᱟᱝ ᱵᱟᱠᱷᱨᱟ ᱦᱟᱹᱴᱤᱧ ᱠᱟᱛᱷᱟ ᱜᱮ ᱜᱷᱚᱴᱚᱱᱟᱴᱟ ᱱᱚᱝᱠᱟ ᱞᱮᱠᱟ ᱵᱩᱨᱩ ᱫᱤᱥᱚᱢ ᱨᱤᱱᱤᱡ ᱢᱤᱫ ᱦᱚᱲ ᱱᱤᱡᱟᱜ ᱠᱟᱹᱢᱤ ᱨᱮ ᱥᱮᱱ ᱮᱱᱟᱭ ᱱᱚᱝᱠᱟᱱ ᱢᱤᱫ ᱵᱟᱡᱟᱨ ᱚᱱᱟ ᱵᱟᱡᱟᱨ ᱩᱫᱷᱟᱹᱨ ᱛᱮᱜᱮ ᱯᱮᱨᱮᱡ ᱟᱠᱟᱱᱟ ᱠᱤᱪᱷᱩ ᱫᱤᱱ ᱛᱟᱦᱮᱱ ᱞᱟᱹᱜᱤᱫ ᱥᱮᱱ ᱮᱱᱟᱭ ᱦᱳᱴᱮᱞ ᱛᱮ ᱦᱳᱴᱮᱞ ᱠᱟᱣᱩᱱᱴᱟᱨ ᱨᱮ ᱢᱤᱫ ᱦᱟᱡᱟᱨ ᱴᱟᱠᱟ ᱡᱚᱢᱟ ᱠᱟᱛᱮ ᱵᱚᱞᱚᱭᱮᱱᱟᱭ ᱨᱩᱢ ᱧᱮᱞ ᱞᱟᱹᱜᱤᱫ ᱛᱮ ᱦᱳᱴᱮᱞ ᱢᱟᱹᱞᱤᱠ ᱚᱱᱟ ᱢᱤᱫ ᱦᱟᱡᱟᱨ ᱴᱟᱠᱟᱭ ᱧᱟᱢ ᱠᱮᱫ ᱠᱷᱟᱱ ᱫᱷᱟᱣᱲᱟ ᱫᱷᱟᱹᱣᱲᱤ ᱥᱮᱱ ᱮᱱᱟᱭ ᱜᱚᱛᱚᱢ ᱫᱚᱠᱟᱱ ᱛᱮ ᱩᱫᱷᱟᱹᱨ ᱛᱟᱦᱮᱸ ᱠᱟᱱ ᱢᱤᱫ ᱦᱟᱡᱟᱨ ᱴᱟᱠᱟᱭ ᱮᱢ ᱯᱩᱴ ᱟᱫᱮᱭᱟ ᱜᱚᱛᱚᱢ ᱫᱚᱠᱟᱱᱤ ᱡᱚᱠᱷᱚᱱ ᱢᱤᱫ ᱦᱟᱡᱟᱨ ᱴᱟᱠᱟᱭ ᱧᱟᱢ ᱠᱮᱫᱟ ᱚᱱᱟ ᱴᱟᱠᱟ ᱥᱟᱵ ᱠᱟᱛᱮ ᱩᱥᱟᱹᱨᱟ ᱜᱮ ᱥᱮᱱ ᱮᱱᱟᱭ ᱛᱚᱣᱟ ᱫᱚᱠᱟᱱ ᱛᱮ ᱩᱫᱷᱟᱹᱨ ᱛᱟᱦᱮᱸ ᱠᱟᱱ ᱢᱤᱫ ᱦᱟᱡᱟᱨ ᱴᱟᱠᱟᱭ ᱥᱚᱫ ᱟᱫᱮᱭᱟ ᱛᱚᱣᱟ ᱫᱚᱠᱟᱱᱤ ᱡᱚᱠᱷᱚᱱ ᱢᱤᱫ ᱦᱟᱡᱟᱨ ᱴᱟᱠᱟᱭ ᱧᱟᱢ ᱠᱮᱫᱟ ᱚᱱᱟ ᱴᱟᱠᱟ ᱥᱟᱵ ᱠᱟᱛᱮ ᱩᱥᱟᱹᱨᱟ ᱜᱮ ᱥᱮᱱ ᱮᱱᱟᱭ ᱜᱟᱹᱭ ᱢᱟᱹᱞᱤᱠ ᱴᱷᱮᱱ ᱟᱨ ᱚᱱᱟ ᱦᱟᱡᱟᱨ ᱴᱟᱠᱟ ᱮᱢ ᱠᱟᱛᱮ ᱩᱫᱷᱟᱹᱨ ᱛᱟᱦᱮᱸ ᱠᱟᱱ ᱴᱟᱠᱟᱭ ᱯᱚᱴ ᱠᱮᱫᱟ᱾ ᱜᱟᱹᱭ ᱢᱟᱹᱞᱤᱠ ᱡᱚᱠᱷᱚᱱ ᱢᱤᱫ ᱦᱟᱡᱟᱨ ᱴᱟᱠᱟᱭ ᱧᱟᱢ ᱠᱮᱫᱟ, ᱩᱥᱟᱹᱨᱟ ᱜᱮ ᱥᱮᱱ ᱮᱱᱟᱭ ᱟᱡᱤᱡ ᱜᱩᱛᱤ ᱴᱷᱮᱱ, ᱡᱟᱦᱟᱸ ᱡᱮ ᱜᱟᱹᱭ ᱮ ᱜᱩᱯᱤᱭᱮᱫ ᱠᱚ ᱵᱟᱹᱠᱤ ᱛᱟᱦᱮᱸ ᱠᱟᱱ ᱫᱟᱹᱱ ᱦᱚᱸ ᱢᱤᱫ ᱦᱟᱡᱟᱨ ᱴᱟᱠᱟᱭ ᱮᱢᱟᱫ ᱫᱮᱭᱟ᱾ ᱜᱟᱹᱭ ᱜᱩᱯᱤᱡ ᱦᱟᱡᱟᱨ ᱴᱟᱠᱟ ᱧᱟᱢ ᱠᱮᱫ ᱠᱷᱟᱱ ᱢᱤᱫ ᱨᱤᱵᱤᱲᱮ ᱥᱮᱴᱮᱨᱮᱱᱟ ᱦᱳᱴᱮᱞ ᱛᱮ ᱩᱫᱷᱟᱹᱨ ᱛᱮ ᱡᱚᱢ ᱡᱟᱣᱨᱟ ᱞᱮᱫ ᱢᱤᱫ ᱦᱟᱡᱟᱨ ᱴᱟᱠᱟ ᱦᱳᱴᱮᱞ ᱠᱟᱣᱩᱱᱴᱟᱨ ᱨᱮ ᱡᱚᱢᱟ ᱠᱮᱫᱟᱭ ᱟᱨ ᱩᱫᱷᱟᱹᱨ ᱠᱷᱚᱱᱮ ᱨᱟᱲᱟᱭᱮᱱᱟ ᱩᱱ ᱚᱠᱛᱮ ᱨᱩᱢ ᱰᱩᱱᱰᱷᱟᱹᱣ ᱠᱟᱛᱮ ᱨᱩᱣᱟᱹᱲᱮᱱᱟᱭ ᱩᱱᱤ ᱵᱩᱨᱩ ᱫᱤᱥᱚᱢ ᱦᱚᱲ ᱦᱳᱴᱮᱞ ᱠᱟᱣᱩᱱᱴᱟᱨ ᱠᱷᱚᱱ ᱢᱤᱫ ᱦᱟᱡᱟᱨ ᱴᱟᱠᱟᱭ ᱠᱚᱭ ᱨᱩᱣᱟᱹᱲ ᱠᱮᱫᱮᱭᱟ ᱦᱳᱴᱮᱞ ᱢᱟᱹᱞᱤᱠ ᱱᱚᱝᱠᱟ ᱢᱮᱱ ᱠᱟᱛᱮ ᱨᱩᱢ ᱧᱮᱞ ᱠᱟᱛᱮ ᱵᱟᱝᱤᱧ ᱠᱩᱥᱤ ᱞᱮᱱᱟ ᱱᱚᱰᱮ ᱫᱚ ᱵᱟᱹᱧ ᱛᱟᱦᱮᱱᱟ ᱢᱟᱹᱞᱤᱠ ᱚᱱᱟ ᱢᱤᱫ ᱦᱟᱡᱟᱨ ᱴᱟᱠᱟᱭ ᱮᱢ ᱨᱩᱣᱟᱹᱲ ᱟᱫᱮᱭᱟ ᱛᱚᱵᱮ ᱠᱷᱚᱸᱫᱽᱨᱚᱫ ᱡᱚᱝ ᱠᱟᱛᱷᱟ ᱱᱚᱣᱟ ᱠᱟᱱᱟ ᱵᱟᱝ ᱫᱚ ᱚᱠᱚᱭ ᱠᱤᱪᱷᱩᱭ ᱮᱢ ᱞᱮᱫ ᱵᱟᱝ ᱫᱚ ᱚᱠᱚᱭ ᱠᱤᱪᱷᱩᱭ ᱦᱟᱛᱟᱣ ᱞᱮᱫ ᱢᱮᱱᱠᱷᱟᱱ ᱡᱚᱛᱚ ᱦᱚᱲᱟᱜ ᱩᱫᱷᱟᱹᱨ ᱥᱟᱹᱫ ᱮᱱᱟ ᱮᱠᱫᱚᱢ ᱵᱟᱨᱟᱵᱟᱹᱨᱤ ᱫᱩᱞᱟᱹᱲᱤᱭᱟᱹ ᱵᱚᱭᱦᱟ ᱟᱨ ᱢᱤᱥᱤ ᱠᱚ ᱫᱷᱟᱹᱨᱛᱤ ᱨᱮ ᱴᱟᱠᱟ ᱠᱟᱹᱣᱰᱤ ᱫᱷᱚᱱ ᱫᱩᱨᱤᱵ ᱤᱧᱟᱹᱜ ᱤᱧᱟᱹᱜ ᱢᱮᱱ ᱠᱟᱛᱮ ᱵᱚᱱ ᱡᱟᱹᱦᱤᱨᱟ ᱢᱮᱱᱠᱷᱟᱱ ᱟᱵᱚᱣᱟᱜ ᱵᱟᱝ ᱠᱟᱱᱟ ᱚᱱᱟ ᱫᱚ ᱟᱵᱚᱣᱟᱜ ᱫᱚ ᱚᱱᱟ ᱠᱟᱱᱟ ᱛᱤᱱᱟᱹᱜ ᱡᱟᱹᱨᱩᱲ ᱛᱟᱵᱚᱱᱟ ᱛᱤᱱᱟᱹᱜ ᱵᱚᱱ ᱡᱚᱢ ᱠᱮᱫᱟ ᱛᱤᱱᱟᱹᱜ ᱵᱚᱱ ᱦᱚᱨᱚᱜ ᱵᱟᱸᱫᱮ ᱠᱮᱫᱟ ᱟᱨ ᱛᱤᱱᱟᱹᱜ ᱦᱚᱲ ᱵᱚᱱ ᱜᱚᱲᱚᱣᱟᱫ ᱠᱚᱣᱟ ᱨᱮᱸᱜᱮᱡ ᱫᱩᱠᱷᱟᱹᱞᱤ ᱠᱚ ᱦᱟᱨᱠᱮᱛ ᱥᱟᱥᱮᱛ ᱨᱮ ᱛᱟᱦᱮᱸ ᱟᱠᱟᱱ ᱠᱚ ᱱᱟᱪᱟᱨ ᱟᱨ ᱴᱩᱣᱟᱹᱨ ᱠᱚ ᱜᱚᱲᱚ ᱥᱚᱦᱚᱫ ᱮᱢ ᱠᱟᱛᱮ ᱚᱠᱟᱴᱟᱜ ᱵᱷᱟᱜᱮ ᱠᱟᱹᱢᱤ ᱟᱨ ᱫᱷᱚᱨᱚᱢ ᱵᱚᱱ ᱟᱨᱡᱟᱣ ᱟᱱᱟ ᱚᱱᱟ ᱜᱮ ᱟᱵᱚᱣᱟᱜ ᱫᱚ ᱟᱹᱡᱟᱹᱣᱲᱤ ᱛᱤᱭᱟᱱ ᱛᱮᱵᱚᱱ ᱦᱮᱡ ᱟᱠᱟᱱᱟ ᱛᱤ ᱟᱹᱡᱟᱹᱣᱲᱤ ᱜᱮᱵᱚᱱ ᱨᱩᱣᱟᱹᱲᱟ ᱪᱮᱫ ᱦᱚᱸ ᱥᱟᱶᱛᱮ ᱵᱟᱝ ᱵᱚᱱ ᱥᱚᱸᱜᱮ ᱛᱟᱨᱟ ᱠᱮᱭᱟ ᱮᱠᱟᱞ ᱵᱷᱟᱜᱮᱭᱟ ᱟᱨ ᱫᱷᱚᱨᱚᱢ ᱵᱮᱜᱚᱨ ᱡᱚᱵ ᱨᱮᱭᱟᱜ ᱯᱩᱛᱷᱤ ᱢᱤᱫ ᱦᱟᱹᱴᱤᱧ ᱵᱟᱨ ᱜᱮᱞ ᱢᱤᱫ ᱠᱟᱹᱞᱤ ᱨᱮ ᱚᱞ ᱟᱠᱟᱱᱟ ᱩᱞᱩᱝ ᱜᱤᱧ ᱚᱰᱚᱠ ᱟᱠᱟᱱᱟ ᱮᱸᱜᱟᱛ ᱠᱩᱠᱷᱤ ᱠᱷᱚᱱ ᱟᱨ ᱩᱞᱩᱝ ᱜᱤᱧ ᱨᱩᱣᱟᱹᱲ ᱪᱟᱞᱟᱜᱼᱟ ᱚᱱᱟ ᱠᱚ ᱥᱟᱱᱟᱢ ᱫᱷᱟᱹᱨᱛᱤ ᱨᱮᱜᱮ ᱛᱟᱦᱮᱱᱟ ᱚᱠᱟ ᱠᱚ ᱤᱧᱟᱹᱜ ᱤᱧᱟᱹᱜ ᱢᱮᱱ ᱠᱟᱛᱮ ᱵᱚᱱ ᱡᱟᱹᱦᱤᱨᱮᱫ ᱠᱟᱱ ᱵᱟᱝᱢᱟ ᱚᱠᱟᱴᱟᱜ ᱞᱮᱠ ᱞᱮᱠᱟ ᱵᱚᱱ ᱟᱨᱡᱟᱣ ᱟᱠᱟᱫ ᱥᱮ ᱵᱮᱞᱮᱠ ᱞᱮᱠᱟ ᱵᱚᱱ ᱠᱚᱢᱟᱣ ᱟᱠᱟᱫ ᱨᱮᱸᱜᱮᱡ ᱫᱚ ᱵᱟᱝ ᱠᱟᱱᱟ ᱟᱵᱚᱣᱟᱜ ᱥᱮ ᱟᱪᱮᱞ ᱯᱟᱪᱮᱞ ᱫᱷᱚᱱ ᱦᱚᱸ ᱵᱟᱝ ᱠᱟᱱ ᱛᱟᱵᱚᱱᱟ ᱡᱟᱹᱨᱩᱲ ᱵᱷᱩᱨ ᱡᱚᱢᱟᱜ ᱜᱮ ᱟᱵᱚᱣᱟᱜ ᱫᱚ ᱚᱱᱟᱛᱮ ᱥᱟᱱᱟᱢ ᱫᱟᱲᱮᱭᱟᱱᱤᱡ ᱯᱨᱚᱵᱷᱩ ᱨᱮ ᱟᱵᱚᱣᱟᱜ ᱟᱨᱚᱡ ᱪᱚᱝ ᱱᱚᱝᱠᱟ ᱵᱟᱲᱮ ᱦᱩᱭᱩᱜ ᱢᱟ ᱠᱟᱹᱦᱛᱩᱠ ᱠᱚ ᱨᱮᱭᱟᱜ ᱯᱩᱛᱷᱤ ᱯᱮᱜᱮᱞ ᱦᱟᱹᱴᱤᱧ ᱤᱨᱟᱹᱞ ᱠᱟᱹᱞᱤ ᱞᱮᱠᱟ ᱯᱷᱟᱹᱥᱤᱭᱟᱹᱨᱟ ᱟᱨ ᱮᱲᱮ ᱫᱚ ᱤᱧ ᱠᱷᱚᱱ ᱥᱟᱦᱟᱲᱟᱠᱟᱭ ᱫᱚᱦᱚᱭ ᱢᱮ ᱨᱮᱸᱜᱮᱡ ᱦᱚᱸ ᱟᱞᱚᱢ ᱤᱢᱟᱹᱧᱟ ᱟᱨ ᱟᱪᱮᱞ ᱯᱟᱪᱮᱞ ᱫᱷᱚᱱ ᱦᱚᱸ ᱟᱞᱚᱢ ᱤᱢᱟᱹᱧᱟ ᱡᱟᱹᱨᱩᱲᱟᱹᱧ ᱵᱷᱩᱨ ᱡᱚᱢᱟᱜ ᱵᱟᱲᱮ ᱡᱚᱢ ᱦᱚᱪᱚᱧ ᱢᱮ ᱥᱟᱶᱛᱮ ᱤᱧ ᱞᱟᱹᱜᱤᱫ ᱥᱟᱱᱟᱢ ᱦᱚᱲ ᱠᱚᱣᱟᱜ ᱵᱷᱟᱹᱞᱟᱹᱭ ᱞᱟᱹᱜᱤᱫ ᱟᱵᱚᱣᱟᱜ ᱫᱤᱥᱚᱢ ᱵᱷᱟᱨᱚᱛ ᱞᱟᱹᱜᱤᱫ ᱟᱨᱚ ᱡᱚᱝ ᱨᱮ ᱛᱟᱦᱮᱱ ᱯᱮ ᱢᱟ ᱛᱚᱵᱮ ᱡᱚᱦᱟᱨ